ᱱᱤᱛ ᱥᱟᱱᱛᱟᱲ ᱥᱟᱶᱛᱟ ᱚᱠᱟ ᱞᱮᱠᱟᱨᱮ ᱢᱮᱱᱟᱜᱼᱟ? ᱱᱤᱛᱟᱜ ᱡᱩᱜᱽ ᱨᱮ ᱥᱟᱱᱛᱟᱲ ᱥᱚᱢᱟᱡᱽ ᱢᱟᱛᱟᱞ ᱟᱠᱟᱱᱟ᱾ ᱡᱟᱱᱟᱢ ᱨᱮ ᱦᱟᱺᱰᱤ, ᱪᱷᱩᱸᱛ ᱵᱩᱠᱩᱛ ᱨᱮ ᱦᱟᱺᱰᱤ, ᱵᱤᱦᱟᱹ ᱵᱟᱯᱞᱟ ᱨᱮ ᱦᱟᱺᱰᱤ, ᱵᱷᱟᱸᱰᱟᱱ ᱨᱮᱦᱚᱸ ᱦᱟᱺᱰᱤ᱾ ᱦᱟᱺᱰᱤ ᱛᱮ ᱠᱤ ᱥᱟᱱᱛᱟᱲ ᱥᱚᱢᱟᱡᱽ ᱞᱟᱦᱟᱜ ᱠᱟᱱᱟ ᱥᱮ ᱩᱛᱱᱟᱹᱜ ᱠᱟᱱᱟ? ᱵᱟᱝ, ᱥᱟᱱᱛᱟᱲ ᱥᱚᱢᱟᱡᱽ ᱫᱚ ᱞᱟᱛᱟᱲ ᱥᱮᱡ ᱜᱮ ᱟᱬᱜᱚᱱ ᱠᱟᱱᱟ᱾ ᱥᱟᱱᱛᱟᱲ ᱥᱚᱢᱟᱡᱽ ᱨᱮ ᱡᱟᱦᱟᱸᱭ ᱚᱞᱚᱜ ᱯᱟᱲᱦᱟᱣ ᱠᱟᱛᱮ ᱱᱚᱠᱨᱤ ᱪᱚᱠᱨᱤ ᱠᱚ ᱧᱟᱢ ᱮᱫᱟ, ᱥᱟᱱᱛᱟᱲ ᱟᱛᱳ ᱴᱚᱞᱟ ᱠᱚ ᱵᱟᱹᱜᱤᱭᱟᱜ ᱠᱟᱱᱟ᱾ ᱪᱮᱫ ᱠᱟᱨᱚᱱ ᱛᱮ? ᱱᱚᱠᱨᱤ ᱪᱚᱠᱨᱤ ᱧᱟᱢ ᱠᱟᱛᱮ ᱩᱱᱠᱩ ᱫᱚᱠᱚ ᱵᱩᱡᱽ ᱠᱮᱫᱼᱟ ᱟᱯᱱᱟᱨ ᱨᱮᱱ ᱜᱤᱫᱽᱨᱟᱹ ᱡᱩᱫᱤ ᱱᱚᱣᱟ ᱥᱟᱱᱛᱟᱲ ᱴᱚᱞᱟ ᱨᱮ ᱡᱩᱫᱤ ᱛᱟᱦᱮᱸᱱᱟᱭ ᱛᱟᱦᱚᱞᱮ ᱟᱯᱱᱟᱨ ᱨᱮᱱ ᱜᱤᱫᱽᱨᱟᱹ ᱟᱹᱠᱷᱤᱞ ᱜᱮᱭᱟᱱ ᱵᱟᱵᱚ ᱮᱢ ᱫᱟᱲᱮᱭᱟᱭᱟ᱾ ᱪᱮᱫᱟᱜ ᱥᱮ ᱥᱟᱱᱛᱟᱲ ᱴᱚᱞᱟ ᱨᱮ ᱛᱟᱦᱮᱸ ᱞᱮᱠᱷᱟᱱ ᱥᱟᱱᱛᱟᱲ ᱴᱚᱞᱟ ᱨᱮᱫᱚ ᱡᱟᱱᱟᱢ ᱨᱮ, ᱪᱷᱩᱸᱛ ᱵᱩᱠᱩᱫ ᱨᱮ, ᱵᱤᱦᱟᱹ ᱵᱟᱯᱞᱟ ᱨᱮ, ᱵᱷᱟᱸᱰᱟᱱ ᱨᱮ, ᱨᱟᱹᱥᱠᱟᱹ ᱨᱮᱦᱚᱸ ᱦᱟᱺᱰᱤ, ᱫᱩᱠ ᱨᱮᱦᱚᱸ ᱦᱟᱺᱰᱤ, ᱥᱟᱱᱛᱟᱲ ᱟᱛᱳ ᱴᱚᱞᱟ ᱨᱮᱫᱚ ᱦᱟᱺᱰᱤ ᱧᱩ ᱦᱟᱺᱰᱤ ᱧᱩ ᱜᱮ ᱥᱮᱨᱟᱜᱼᱟ᱾ ᱚᱱᱟᱛᱮ ᱥᱟᱱᱛᱟᱲ ᱟᱛᱳ ᱴᱚᱞᱟ ᱪᱷᱟᱰᱟ ᱨᱮ ᱛᱟᱦᱮᱸ ᱠᱚ ᱠᱩᱥᱤᱭᱟᱜᱼᱟ᱾ ᱥᱚᱢᱟᱡᱽ ᱞᱟᱦᱟᱭ ᱞᱟᱹᱜᱤᱫ ᱟᱵᱚᱣᱟᱜ ᱩᱭᱦᱟᱹᱨ ᱵᱚᱫᱚᱞ ᱦᱩᱭᱩᱜᱼᱟ᱾ ᱢᱮᱱᱠᱷᱟᱱ ᱱᱚᱠᱨᱤ ᱪᱚᱠᱨᱤ ᱦᱚᱲ ᱜᱮ ᱟᱵᱟᱨ ᱠᱚ ᱢᱮᱱ ᱦᱚᱪᱚᱭ ᱮᱫᱟ ᱡᱮ ᱥᱟᱱᱛᱟᱲ ᱥᱚᱢᱟᱡᱽ ᱨᱮ ᱦᱟᱺᱰᱤ ᱫᱚᱵᱚ ᱫᱚᱦᱚᱭ ᱜᱮᱭᱟ᱾ ᱦᱟᱺᱰᱤ ᱫᱚ ᱪᱮᱫ ᱠᱟᱱᱟ? ᱦᱟᱺᱰᱤ ᱫᱚᱵᱚ ᱪᱮᱫᱟᱜ ᱵᱚ ᱵᱚᱸᱜᱟᱭᱟ? ᱦᱟᱺᱰᱤ ᱫᱚ ᱵᱩᱜᱤ ᱜᱮᱭᱟ ᱥᱮ ᱵᱟᱹᱲᱤᱡ ᱜᱮᱭᱟ? ᱡᱩᱫᱤ ᱵᱚ ᱢᱮᱱᱟ ᱦᱟᱺᱰᱤ ᱫᱚ ᱵᱟᱹᱲᱤᱡ ᱜᱮᱭᱟ ᱛᱟᱦᱚᱞᱮ ᱮᱠᱟᱞ ᱜᱮ ᱵᱟᱹᱲᱤᱡ ᱜᱮᱭᱟ᱾ ᱡᱩᱫᱤ ᱵᱚ ᱢᱮᱱᱟ ᱵᱩᱜᱤᱭᱟ ᱛᱟᱦᱚᱞᱮ ᱵᱚᱸᱜᱟ ᱥᱟᱨᱮᱡ ᱢᱩᱲᱠᱤ ᱵᱟᱛᱟᱥᱟ ᱛᱟᱵᱮᱱ ᱵᱟᱹᱵᱩ ᱢᱟᱹᱭ ᱵᱤᱴᱤ ᱛᱟᱠᱚ ᱵᱚ ᱮᱢ ᱫᱟᱲᱮ ᱟᱠᱚᱣᱟ ᱢᱮᱱᱠᱷᱟᱱ ᱵᱚᱸᱜᱟ ᱥᱟᱨᱮᱡ ᱦᱟᱺᱰᱤ ᱫᱚ ᱪᱮᱫᱟᱜ ᱵᱟᱹᱵᱩ ᱢᱟᱹᱭ ᱵᱤᱴᱤ ᱛᱟᱠᱚ ᱵᱟᱝ ᱵᱚ ᱮᱢ ᱫᱟᱲᱮ ᱟᱠᱚᱣᱟ? ᱪᱮᱫᱟᱜ ᱥᱮ ᱦᱟᱺᱰᱤ ᱫᱚ ᱵᱟᱹᱨᱤᱡ ᱜᱮᱭᱟ᱾ ᱦᱟᱺᱰᱤ ᱛᱮ ᱫᱚ ᱵᱩᱵᱩᱞ ᱜᱮᱭᱟ᱾ ᱚᱱᱟ ᱛᱮᱜᱮ ᱵᱟᱝ ᱵᱚ ᱮᱢ ᱫᱟᱲᱮ ᱟᱠᱚᱣᱟ᱾ ᱟᱨᱮᱞ ᱡᱚᱦᱟᱨ ᱥᱟᱶᱛᱟ ᱭᱩᱴᱩᱵ ᱪᱮᱱᱮᱞ᱾ ᱞᱟᱭᱤᱠ ᱛᱟᱵᱚᱱ ᱯᱮ ᱥᱟᱥᱠᱨᱟᱭᱤᱵ ᱛᱟᱵᱚᱱ ᱯᱮ᱾